ᱛᱚ ᱡᱚᱦᱟᱨ ᱜᱮ ᱥᱟᱱᱟᱢ ᱭᱩᱴᱩᱵᱽ ᱧᱮᱞᱮ ᱵᱚᱭᱦᱟ ᱢᱤᱥᱮ ᱠᱚ ᱤᱧ ᱟᱹᱰᱤ ᱢᱟᱹᱰᱤ ᱟᱨ ᱨᱟᱛᱟᱱ ᱫᱟᱨᱟ ᱯᱤᱧ ᱟᱵᱚ ᱫᱤᱥᱚᱢ ᱠᱟᱛᱷᱟ ᱭᱩᱴᱩᱵᱽ ᱪᱮᱱᱮᱞ ᱨᱮ ᱛᱚ ᱛᱮᱦᱮᱧ ᱤᱧ ᱥᱟᱞᱟᱜ ᱢᱮᱱᱟᱭᱟ ᱯᱨᱟᱱᱯᱩᱨ ᱯᱟᱨᱠᱷᱚᱸᱰ ᱚᱱᱛᱚᱨᱜᱚᱛ ᱪᱟᱛᱨᱟ ᱟᱛᱳ ᱨᱮᱱ ᱡᱟᱦᱟᱸᱭ ᱫᱚᱠᱚ ᱢᱮᱛᱟᱭᱟ ᱵᱩᱫᱩᱞᱟᱞ ᱛᱚ ᱵᱩᱫᱩᱞᱟᱞ ᱜᱚᱢᱠᱮ ᱟᱸᱡᱚᱢ ᱫᱟᱵᱮᱱ ᱦᱮᱸ ᱟᱹᱞᱤᱧ ᱟᱸᱡᱚᱢ ᱫᱟ ᱛᱚ ᱢᱟ ᱢᱟᱨᱟᱝ ᱨᱮ ᱟᱵᱮᱱᱟᱜ ᱩᱯᱨᱩᱢ ᱞᱟᱹᱭ ᱵᱮᱱ ᱟᱹᱞᱤᱧ ᱧᱩᱛᱩᱢ ᱫᱚ ᱵᱩᱫᱩᱞᱟᱞ ᱠᱤᱥᱠᱩ ᱦᱩᱸ ᱯᱨᱟᱱᱯᱩᱨ ᱯᱨᱚᱠᱷᱚᱸᱰ

ᱱᱚᱣᱟ ᱫᱚ ᱟᱹᱰᱤ ᱢᱚᱦᱚᱛᱛᱚ ᱨᱮᱱᱟᱜ ᱪᱤᱡᱽ ᱠᱟᱱᱟ ᱟᱪᱪᱷᱟ ᱟᱨ ᱧᱮᱞ ᱠᱚ ᱫᱤᱠᱩ ᱠᱚ ᱦᱤᱱᱫᱩ ᱫᱚ ᱚᱱᱟ ᱟᱨᱮᱠᱥᱟᱱ ᱫᱚ ᱤᱭᱟᱹ ᱚᱱᱟ ᱫᱷᱚᱨᱚᱢ ᱠᱳᱰ ᱠᱮ ᱫᱩᱣᱟᱨᱟ ᱠᱚ ᱧᱟᱢ ᱮᱫᱟ ᱦᱩᱸ ᱡᱟᱦᱟᱸᱭ ᱢᱩᱥᱞᱤᱢ ᱦᱚᱸᱠᱚ ᱦᱤᱡᱩᱜᱼᱟ ᱩᱱᱠᱩ ᱦᱚᱸ ᱟᱪᱪᱷᱟ ᱡᱟᱦᱟᱸᱭ ᱩᱱᱠᱩ ᱤᱥᱟᱹᱭ ᱢᱮᱱᱟᱜ ᱠᱚ ᱩᱱᱠᱩ ᱦᱚᱸ ᱚᱨ ᱥᱚᱵ ᱫᱷᱚᱨᱚᱢ ᱡᱤᱛᱱᱟ ᱵᱷᱤ ᱢᱮᱱᱟᱜ ᱵᱚᱞᱮ ᱡᱚᱛᱚ ᱫᱷᱚᱨᱚᱢ ᱨᱮᱱᱟᱜ ᱟᱞᱟᱜᱽ ᱟᱞᱟᱜᱽ ᱤᱭᱟᱹ ᱠᱮᱴᱮᱜᱚᱨᱤ ᱠᱷᱚᱡ ᱟᱞᱟᱜᱽ ᱟᱞᱟᱜᱽ ᱦᱤᱥᱟᱹ ᱠᱚ ᱧᱟᱢ ᱮᱫᱟ ᱫᱷᱚᱨᱚᱢ ᱠᱳᱰ ᱠᱷᱚᱡ ᱟᱪᱪᱷᱟ ᱛᱚ ᱜᱚᱝᱠᱮ ᱱᱤᱛᱚᱜ ᱭᱟᱱᱤ ᱠᱤ ᱟᱵᱚ ᱵᱷᱟᱨᱚᱛ ᱨᱮ ᱟᱭᱢᱟ ᱥᱟᱸᱜᱮ ᱦᱚᱲ ᱢᱮᱱᱟᱜ ᱵᱚᱱᱟ

ᱟᱪᱪᱷᱟ ᱧᱮᱞ ᱧᱮᱞ ᱞᱟᱹᱜᱤᱫ ᱫᱚ ᱚᱱᱠᱟ ᱟᱛᱟᱝ ᱫᱟᱨᱟᱢ ᱛᱟᱦᱮᱱᱟ ᱟᱪᱪᱷᱟ ᱟᱹᱰᱤ ᱟᱹᱰᱤ ᱱᱟᱯᱟᱭ ᱠᱟᱛᱷᱟ ᱱᱚᱝᱠᱟᱱ ᱠᱟᱛᱷᱟ ᱫᱚ ᱮᱱᱛᱮᱫ ᱚᱱᱮ ᱠᱚ ᱢᱮᱱᱟ ᱟᱵᱚ ᱠᱚᱨᱮᱱ ᱦᱚᱲ ᱫᱚ ᱥᱚᱝᱵᱤᱫᱷᱟᱱ ᱦᱚᱠ ᱚᱫᱷᱤᱠᱟᱨ ᱵᱟᱝᱠᱚ ᱵᱟᱲᱟᱭ ᱛᱮ ᱟᱹᱰᱤ ᱠᱚᱢ ᱦᱚᱲ ᱜᱮᱵᱚ ᱯᱟᱲᱦᱟᱣ ᱞᱮᱠᱷᱟ ᱠᱟᱱᱟ ᱦᱩᱸ ᱟᱨ ᱱᱤᱛᱚᱜ ᱢᱟ ᱮᱱᱛᱮᱫ ᱦᱚᱸ ᱥᱳᱥᱟᱞ ᱢᱤᱰᱤᱭᱟ ᱠᱚ ᱛᱟᱞᱟᱛᱮ ᱟᱵᱚ ᱦᱚᱸ ᱫᱤᱥᱚᱢ ᱫᱤᱥᱚᱢ ᱨᱮ ᱠᱟᱛᱷᱟ ᱵᱚᱱ ᱧᱮᱞ ᱥᱚᱫᱚᱨ ᱫᱟ ᱮᱱᱛᱮᱫ ᱟᱨ ᱠᱚ ᱩᱫᱩᱜ ᱮᱫᱟ ᱦᱚᱲ ᱦᱚᱸ ᱦᱩᱸ ᱛᱚ ᱛᱮᱦᱮᱧ ᱱᱟᱦᱟᱜ ᱱᱚᱣᱟ ᱟᱱᱫᱳᱞᱚᱱ ᱨᱮ ᱦᱟᱸᱜ ᱡᱚᱛᱚᱱ ᱠᱷᱚᱡ ᱢᱟᱲᱟᱝ ᱫᱚ ᱚᱠᱚᱭ ᱞᱤᱰᱟᱨ ᱵᱮᱱ ᱧᱮᱞᱮ ᱠᱟᱱᱟ ᱦᱟᱸᱜ ᱞᱤᱰᱟᱨ ᱦᱮᱸ ᱵᱚᱞᱮ ᱱᱚᱣᱟ ᱫᱷᱚᱨᱚᱢ ᱠᱳᱰ ᱞᱟᱹᱜᱤᱫ ᱡᱚᱛᱚ ᱠᱷᱚᱱ ᱢᱟᱲᱟᱝ ᱞᱤᱰᱟᱨ ᱚᱠᱚᱭ ᱵᱮᱱ ᱧᱮᱞ ᱧᱟᱢᱮ ᱠᱟᱱᱟ ᱡᱟᱦᱟᱸ ᱫᱚᱭ ᱟᱹᱭᱩᱨ ᱠᱟᱜ ᱠᱚ ᱱᱤᱭᱟᱹ ᱫᱚ ᱡᱚᱛᱚ ᱠᱷᱚᱱ ᱢᱮᱱ ᱠᱷᱟᱡ ᱛᱮ ᱥᱟᱞᱠᱷᱟᱱ ᱢᱩᱨᱢᱩ ᱩᱱᱤ ᱫᱚ ᱢᱚᱬᱮ ᱜᱚᱴᱮᱡ ᱯᱚᱱᱚᱛ ᱨᱮ ᱦᱚᱲ ᱥᱚᱵ ᱢᱮᱱᱟᱜ ᱠᱚᱣᱟ ᱵᱚᱞᱮ ᱟᱯᱱᱟ ᱥᱴᱮᱴ ᱨᱮᱜᱮ ᱠᱚ ᱫᱷᱚᱨᱚᱢ ᱠᱳᱰ ᱞᱟᱹᱜᱤᱫ ᱠᱚ ᱞᱟᱹᱲᱦᱟᱹᱭ ᱠᱟᱱᱟ ᱢᱮᱱᱠᱷᱟᱡ ᱫᱚ ᱩᱱᱤ ᱫᱚ ᱢᱚᱬᱮ ᱜᱚᱴᱮᱡ ᱨᱟᱡᱽ

ᱟᱞᱮ ᱥᱮᱱᱟᱜ ᱠᱟᱹᱢᱤ ᱦᱚᱴᱟᱛ ᱫᱚ ᱱᱤᱛᱚᱜ ᱫᱚ ᱴᱷᱤᱠ ᱴᱷᱟᱠ ᱜᱮ ᱪᱟᱞᱟᱜ ᱠᱟᱱᱟ ᱟᱪᱪᱷᱟ ᱵᱚᱞᱮ ᱱᱤᱛᱚᱜ ᱫᱚ ᱡᱚᱛᱚ ᱠᱷᱚᱱ ᱞᱟᱹᱴᱩ ᱠᱟᱛᱷᱟ ᱱᱤᱭᱟᱹ ᱠᱟᱱᱟ ᱟᱵᱚ ᱦᱚᱲ ᱱᱤᱛᱚᱜ ᱦᱚᱸ ᱯᱟᱲᱦᱟᱣ ᱞᱮᱠᱟ ᱵᱟᱝ ᱛᱮ ᱟᱵᱚ ᱠᱚᱨᱮᱱ ᱡᱚ ᱢᱟᱺᱡᱷᱤ ᱯᱟᱨᱟᱱᱤᱠ ᱠᱚ ᱢᱮᱱᱟᱜ ᱠᱚ ᱩᱱᱠᱩ ᱠᱟᱛᱷᱟ ᱵᱟᱠᱚ ᱵᱩᱡᱷᱟᱹᱣ ᱮᱫᱟ ᱟᱪᱪᱷᱟ ᱩᱱᱠᱩ ᱠᱚ ᱟᱵᱚ ᱵᱩᱡᱷᱟᱹᱣ ᱦᱩᱭᱩᱜᱼᱟ ᱦᱮᱸ ᱦᱮᱸ ᱚᱱᱟᱛᱮ ᱱᱤᱛᱚᱜ ᱚᱱᱠᱟᱱ ᱠᱚ ᱦᱚᱸ ᱢᱮᱱᱟᱜ ᱠᱚᱣᱟ ᱱᱤᱛᱚᱜ ᱢᱟᱺᱡᱷᱤ ᱯᱟᱨᱟᱱᱤᱠ ᱛᱟᱠᱤ ᱢᱟᱺᱡᱷᱤ ᱵᱟᱵᱟ ᱠᱚ ᱩᱱᱟᱹᱜ ᱚᱠᱚᱭ ᱠᱚᱫᱚ ᱟᱹᱰᱤ ᱡᱩᱫᱟ ᱠᱚ ᱛᱟᱲᱟᱢ ᱞᱟᱦᱟᱭᱮᱫᱟ ᱦᱮᱸ ᱩᱱᱠᱩ ᱠᱚ ᱥᱚᱸᱜᱮ ᱛᱮ ᱤᱫᱤ ᱢᱟᱱᱮ ᱠᱤᱪᱷᱩ ᱠᱤᱪᱷᱩ ᱡᱟᱭᱜᱟ ᱨᱮ ᱦᱮᱸ ᱵᱚᱞᱮ ᱢᱟᱨᱮ ᱠᱷᱚᱱ ᱡᱮ ᱚᱞ ᱯᱟᱲᱦᱟᱣ ᱵᱟᱹᱱᱩᱜ ᱠᱚ ᱩᱱᱠᱩ ᱟᱪᱪᱷᱟ ᱠᱤᱪᱷᱩ ᱠᱤᱪᱷᱩ ᱡᱟᱭᱜᱟ ᱨᱮ ᱧᱮᱞ ᱧᱮᱞ ᱦᱩᱭ ᱠᱟᱱᱟ ᱛᱟᱠᱮ ᱢᱟᱹᱡᱷᱤ ᱛᱷᱟᱱ ᱠᱚᱨᱮ ᱮᱴᱟᱜ ᱨᱚᱠᱚᱢ ᱡᱷᱟᱱᱰᱟ ᱠᱚ ᱞᱟᱜᱟᱣ ᱮᱫᱟ ᱱᱤᱭᱟᱹ ᱠᱚᱫᱚ ᱵᱟᱝ ᱞᱟᱹᱠᱛᱤᱭᱟ ᱢᱟᱱᱮ ᱠᱤ ᱟᱵᱚ ᱴᱷᱮᱱ ᱫᱚ ᱟᱵᱚᱣᱟᱜ ᱤᱭᱟᱹ ᱢᱟᱹᱡᱷᱤ ᱛᱷᱟᱱ ᱡᱟᱦᱮᱨ ᱛᱷᱟᱱ ᱨᱮᱫᱚ ᱵᱚᱞᱮ ᱡᱚᱜᱮ ᱵᱟᱦᱟ ᱯᱚᱨᱚᱵᱽ ᱞᱟᱜᱟᱣᱮᱫ ᱠᱟᱱ ᱵᱚᱱ ᱱᱚᱣᱟ ᱢᱟᱫ ᱨᱮᱭᱟᱜ ᱜᱮ ᱟᱨ ᱚᱱᱛᱮ ᱚᱱᱮ ᱜᱟᱹᱵᱟᱹᱨᱤ ᱠᱚᱵᱚ ᱟᱠᱟᱭ ᱚᱱᱟ ᱠᱚᱜᱮ ᱞᱟᱹᱠᱛᱤ ᱠᱟᱱᱟ ᱵᱟᱝ ᱵᱟᱝ ᱵᱚᱞᱮ ᱡᱷᱟᱱᱰᱟ ᱟᱢ ᱡᱩᱫᱤ ᱟᱠᱟᱨ ᱨᱮᱱᱟᱜ ᱢᱮᱱᱟᱜ ᱛᱟᱢ ᱠᱷᱟᱡ ᱴᱷᱤᱠ ᱜᱮᱭᱟ ᱦᱮᱸ ᱦᱟᱹᱨᱭᱟᱹᱲ ᱡᱷᱟᱱᱰᱟ ᱟᱠᱟᱭ ᱢᱮ ᱠᱚᱭ ᱦᱤᱥᱟᱵ ᱜᱮ ᱱᱚᱨᱮ ᱠᱟᱞᱟᱨ ᱯᱮᱪᱚᱞ ᱵᱟᱝ ᱪᱟᱦᱤᱭᱮ ᱱᱤᱭᱟ ᱟᱨᱟ ᱟ ᱵᱟᱡᱨᱚᱝ ᱵᱚᱞᱤ ᱟᱜ ᱫᱚ ᱡᱷᱟᱱᱰᱟ ᱫᱚ ᱵᱟᱝ ᱞᱟᱹᱠᱛᱤ ᱠᱟᱱᱟ ᱦᱚᱸ ᱟᱵᱚ ᱫᱚ ᱥᱟᱨᱱᱟ ᱡᱷᱟᱱᱰᱟ ᱠᱚ ᱵᱤᱫ ᱞᱮᱠᱷᱟᱡ ᱫᱚ ᱴᱷᱤᱠᱚᱜ ᱜᱮᱭᱟ ᱵᱟᱝ? ᱮᱭ, ᱡᱚ ᱟᱵᱚ ᱟᱹᱫᱤᱵᱟᱹᱥᱤ ᱟᱹᱨᱤᱪᱟᱹᱞᱤ ᱠᱚ ᱥᱟᱨᱱᱟ ᱡᱷᱟᱱᱰᱟ ᱦᱩᱭᱱᱟ ᱭᱟ ᱛᱚ ᱥᱮᱢᱯᱚᱞ ᱠᱷᱟᱹᱞᱤ ᱦᱟᱹᱨᱭᱟᱹᱲ ᱟᱜ ᱠᱤᱪᱨᱤᱡ ᱦᱚᱸ ᱦᱮᱸ ᱟᱵᱚ ᱫᱚ ᱵᱤᱨ ᱵᱩᱨᱩ ᱠᱷᱚᱡ ᱛᱚ ᱡᱚᱯᱲᱟᱣ ᱜᱮᱭᱟ ᱠᱚ ᱦᱮᱸ ᱦᱮᱸ ᱟᱵᱚ ᱞᱟᱹᱜᱤᱫ ᱫᱚ ᱦᱟᱹᱨᱭᱟᱹᱲ ᱟᱜ ᱜᱮ ᱪᱟᱦᱤᱭᱮ

ᱦᱩᱸ ᱦᱩᱸ ᱟᱫᱚ ᱢᱟ ᱛᱚᱵᱮ ᱜᱚᱝᱠᱮ ᱟᱹᱰᱤ ᱟᱹᱰᱤ ᱥᱟᱨᱦᱟᱣ ᱟᱨ ᱞᱤᱧ ᱟᱛᱟᱝ ᱫᱟᱨᱟᱢ ᱵᱮᱱᱟ ᱦᱟᱸᱜ ᱫᱚᱥᱟᱨ ᱛᱮᱥᱟᱨ ᱮᱯᱤᱥᱳᱰ ᱨᱮ ᱟᱫᱚ ᱱᱤᱛ ᱦᱟᱹᱵᱤᱡ ᱫᱚ ᱱᱚᱰᱮ ᱜᱮᱞᱤᱧ ᱢᱩᱪᱟᱹᱫ ᱫᱟᱱᱟ ᱠᱚᱣᱟ ᱨᱮᱠᱚᱨᱰ ᱫᱚ ᱡᱚᱦᱟᱨ ᱦᱮᱸ ᱡᱚᱦᱟᱨ